ᱦᱮᱞᱳ ᱜᱟᱛᱮ ᱠᱚ ᱥᱟᱱᱟᱢ ᱠᱚᱜᱮ ᱡᱚᱦᱟᱨ ᱜᱮ ᱛᱮᱦᱮᱧ ᱟᱨᱦᱚᱸ ᱱᱟᱣᱟ ᱵᱞᱚᱜ ᱨᱮ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱟᱨ ᱤᱧᱜᱮ ᱯᱨᱚᱥᱚᱱᱡᱤᱛ ᱠᱤᱥᱠᱩ ᱟᱨ ᱛᱮᱦᱮᱧ ᱫᱚ ᱵᱟᱡᱟᱨ ᱛᱮᱞᱮ ᱪᱟᱞᱟᱜ ᱠᱟᱱᱟ ᱛᱚ ᱜᱟᱛᱮ ᱠᱚ ᱟᱯᱮ ᱵᱷᱤᱰᱤᱭᱳ ᱧᱮᱞ ᱤᱫᱤ ᱛᱟᱵᱚᱱ ᱯᱮ ᱟᱨ ᱥᱟᱨᱮᱭᱟᱜ ᱯᱤᱠᱪᱟᱨᱥ ᱠᱚᱧ ᱫᱮᱠᱷᱟᱣ ᱯᱮᱭᱟ ᱛᱚ ᱜᱟᱛᱮ ᱠᱚ ᱟᱞᱮ ᱵᱟᱡᱟᱨ ᱞᱮ ᱪᱟᱞᱟᱜ ᱠᱟᱱᱟ ᱛᱮᱦᱮᱧ ᱫᱚ ᱤᱧ ᱥᱟᱶᱛᱮ ᱤᱧ ᱟᱨ ᱤᱧ ᱨᱮᱱ ᱜᱟᱛᱮ ᱠᱚ ᱥᱟᱶᱛᱮ ᱟᱨ ᱱᱤᱛᱚᱜ ᱫᱚ ᱟᱞᱮ ᱜᱟᱛᱮ ᱠᱚᱲᱟ ᱞᱮ ᱧᱟᱯᱟᱢ ᱠᱟᱱᱟ ᱱᱚᱣᱟ ᱵᱟᱡᱟᱨ ᱛᱟᱞᱟ ᱨᱮ ᱛᱚ ᱜᱟᱛᱮ ᱠᱚ ᱟᱯᱮ ᱯᱮ ᱧᱮᱞ ᱫᱟᱲᱮ ᱞᱮ ᱠᱟᱱᱟ ᱡᱚᱛᱚ ᱦᱚᱲ ᱢᱮᱱᱟᱜ ᱞᱮᱭᱟ ᱥᱟᱶᱛᱮ ᱢᱤᱫ ᱵᱟᱨ ᱯᱮ ᱯᱩᱱ ᱢᱚᱬᱮ ᱛᱩᱨᱩᱭ ᱛᱩᱨᱩᱭ ᱜᱚᱴᱟᱝ ᱦᱚᱲ ᱢᱮᱱᱟᱜ ᱞᱮᱭᱟ ᱠᱩᱲᱤ ᱛᱚ ᱜᱟᱛᱮ ᱠᱚ ᱟᱯᱮ ᱪᱮᱫ ᱞᱮᱠᱟ ᱯᱮ ᱵᱩᱡᱷᱟᱹᱣᱫᱟ ᱟᱞᱮ ᱛᱮᱦᱮᱧ ᱫᱚ ᱟᱹᱰᱤ ᱨᱟᱹᱥᱠᱟᱹ ᱨᱮ ᱢᱮᱱᱟᱜ ᱞᱮᱭᱟ ᱱᱚᱣᱟ ᱵᱟᱡᱟᱨ ᱨᱮ ᱫᱟᱬᱟ ᱠᱟᱛᱮ ᱟᱹᱰᱤ ᱨᱟᱹᱥᱠᱟᱹ ᱵᱩᱡᱷᱟᱹᱜ ᱠᱟᱱᱟ ᱮᱱᱛᱮᱫ ᱥᱟᱞᱟᱥ ᱟᱨ ᱱᱤᱛᱚᱜ ᱫᱚᱞᱮ ᱪᱟᱞᱟᱜ ᱠᱟᱱᱟ ᱢᱮᱴᱨᱳ ᱥᱴᱮᱥᱚᱱ ᱢᱮᱴᱨᱳ ᱥᱴᱮᱥᱚᱱ ᱪᱟᱞᱟᱣ ᱠᱟᱛᱮᱫ ᱟᱞᱮ ᱚᱸᱰᱮ ᱢᱮᱴᱨᱳ ᱨᱮ ᱫᱮᱡ ᱠᱟᱛᱮᱫ ᱞᱮ ᱪᱟᱞᱟᱜᱼᱟ ᱵᱟᱡᱟᱨ ᱛᱮ ᱛᱚ ᱜᱟᱛᱮ ᱠᱚ ᱪᱮᱫ ᱞᱮᱠᱟ ᱱᱚᱣᱟ ᱠᱚᱨᱮᱱᱟᱜ ᱜᱟᱹᱰᱤ ᱠᱚ ᱦᱟᱱᱛᱮ ᱱᱟᱛᱮ ᱠᱚ ᱦᱤᱡᱩᱜ ᱪᱟᱞᱟᱜ ᱠᱟᱱᱟ ᱟᱹᱰᱤ ᱪᱮᱦᱨᱟ ᱧᱮᱞᱚᱜ ᱠᱟᱱᱟ ᱟᱯᱮ ᱪᱮᱫ ᱞᱮᱠᱟ ᱯᱮ ᱧᱮᱞᱫᱟ ᱟᱯᱮ ᱠᱚᱢᱮᱱᱴ ᱠᱟᱛᱮᱫ ᱞᱟᱹᱭ ᱛᱟᱵᱚᱱ ᱯᱮᱥᱮ ᱢᱤᱫ ᱫᱚᱢ ᱡᱟᱦᱟᱸ ᱞᱮᱠᱟᱛᱮ ᱜᱟᱛᱮ ᱠᱚ ᱟᱹᱰᱤ ᱪᱮᱛᱮ ᱟᱹᱰᱤ ᱪᱮᱦᱨᱟ ᱧᱮᱞᱚᱜ ᱠᱟᱱᱟ ᱟᱨ ᱚᱱᱮ ᱠᱚ ᱢᱮᱱᱟ ᱟᱞᱚᱢ ᱨᱚᱲ ᱵᱟᱲᱟᱭᱟ ᱛᱚ ᱜᱟᱭᱤᱥ ᱯᱷᱟᱭᱱᱟᱞᱤ ᱟᱞᱮ ᱢᱮᱴᱨᱳ ᱥᱴᱮᱥᱚᱱ ᱞᱮ ᱥᱮᱴᱮᱨᱱᱟ ᱟᱨ ᱱᱤᱛᱚᱜ ᱫᱚ ᱦᱟᱱᱮ ᱜᱟᱹᱰᱤ ᱦᱮᱡ ᱮᱱᱟ ᱡᱟᱦᱟᱸ ᱫᱚᱵᱚᱱ ᱢᱮᱛᱟᱜ ᱠᱟᱱᱟ ᱢᱮᱴᱨᱳ ᱚᱱᱟ ᱢᱮᱴᱨᱳ ᱦᱮᱡ ᱮᱱᱟ ᱛᱚ ᱜᱟᱛᱮ ᱠᱚ ᱱᱤᱛᱚᱜ ᱚᱱᱟ ᱢᱮᱴᱨᱳ ᱠᱚ ᱛᱤᱸᱜᱩ ᱞᱮᱠᱷᱟᱡ ᱟᱞᱮ ᱞᱮ ᱫᱮᱡᱚᱜᱼᱟ ᱟᱨ ᱡᱚᱛᱚ ᱦᱚᱲ ᱠᱚ ᱫᱮᱡᱚᱜᱼᱟ ᱛᱚ ᱜᱟᱛᱮ ᱠᱚ ᱩᱱᱠᱩ ᱠᱚ ᱫᱮᱡ ᱞᱟᱦᱟᱜᱼᱟ ᱟᱫᱚ ᱤᱧ ᱫᱚᱧ ᱫᱮᱡᱚᱜᱼᱟ ᱪᱮᱫᱟᱜ ᱥᱮ ᱤᱧ ᱫᱚᱧ ᱠᱮᱢᱮᱨᱟᱭᱮᱫᱟ ᱤᱧ ᱞᱟᱦᱟᱨᱮ ᱡᱩᱫᱤᱧ ᱫᱮᱡ ᱞᱮᱱᱠᱷᱟᱡ ᱪᱤᱠᱟᱹᱛᱮ ᱟᱯᱮ ᱫᱚᱧ ᱧᱮᱞ ᱦᱚᱪᱚ ᱯᱮᱭᱟ ᱛᱚ ᱜᱟᱛᱮ ᱠᱚ ᱚᱱᱟ ᱤᱭᱟᱹᱛᱮ ᱤᱧ ᱫᱚ ᱞᱟᱥᱴ ᱨᱮᱧ ᱫᱮᱡᱚᱜ ᱠᱟᱱᱟ ᱛᱚ ᱜᱟᱛᱮ ᱠᱚ ᱢᱟ ᱛᱚᱵᱮ ᱧᱮᱞ ᱛᱟᱵᱚᱱ ᱯᱮ ᱜᱟᱛᱮ ᱠᱚ ᱧᱮᱞ ᱛᱟᱵᱚᱱ ᱯᱮ ᱛᱤᱱᱟᱹᱜ ᱪᱮᱦᱨᱟ ᱧᱮᱞᱚᱜ ᱠᱟᱱᱟ ᱦᱟᱱᱛᱮ ᱞᱟᱹᱴᱩ ᱞᱟᱹᱴᱩ ᱚᱴᱴᱟᱞᱤᱠᱟ ᱵᱤᱞᱰᱤᱝ ᱟᱨ ᱛᱤᱱᱟᱹᱜ ᱢᱚᱡᱽ ᱫᱟᱨᱮ ᱱᱟᱹᱲᱤ ᱠᱚ ᱦᱟᱹᱨᱭᱟᱹᱲ ᱜᱮ ᱧᱮᱞᱚᱜ ᱠᱟᱱᱟ ᱛᱚ ᱜᱟᱛᱮ ᱠᱚ ᱟᱯᱮ ᱱᱚᱣᱟ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱮᱫᱟ ᱡᱟᱹᱨᱩᱲ ᱢᱤᱫ ᱫᱚᱢ ᱠᱚᱢᱮᱱᱴ ᱠᱟᱛᱮ ᱤᱧ ᱞᱟᱹᱭᱟᱹᱧ ᱛᱟᱵᱚᱱ ᱯᱮ ᱵᱟᱰᱟᱭ ᱦᱚᱪᱚᱧ ᱯᱮ ᱡᱮᱢᱚᱱ ᱟᱯᱮ ᱪᱮᱫ ᱞᱮᱠᱟ ᱯᱮ ᱵᱩᱡᱷᱟᱹᱣ ᱮᱫᱟ ᱤᱧ ᱦᱚᱧ ᱵᱩᱡᱷᱟᱹᱣ ᱫᱟᱲᱮᱭᱟᱜ ᱛᱚ ᱜᱟᱛᱮ ᱠᱚ ᱫᱮᱞᱟ ᱟᱨᱦᱚᱸ ᱥᱟᱨᱮᱡ ᱯᱤᱠᱪᱟᱨᱥ ᱢᱟ ᱵᱟᱹᱠᱤ ᱢᱮᱱᱟᱜᱼᱟ ᱛᱚ ᱜᱟᱛᱮ ᱠᱚ ᱟᱯᱮ ᱠᱚᱱᱴᱤᱱᱤᱭᱩ ᱨᱮ ᱛᱟᱦᱮᱸ ᱤᱫᱤ ᱛᱟᱵᱚᱱ ᱯᱮ ᱟᱨ ᱧᱮᱞ ᱛᱟᱵᱚᱱ ᱯᱮ

ᱱᱤᱛᱚᱜ ᱞᱮ ᱯᱷᱮᱰᱚᱜᱼᱟ ᱜᱟᱛᱮ ᱠᱚ ᱟᱯᱮ ᱯᱮ ᱧᱮᱞ ᱫᱟᱲᱮᱭᱟᱜ ᱠᱟᱱᱟ ᱱᱚᱜᱼᱚᱭ ᱧᱮᱞ ᱛᱟᱵᱚᱱ ᱯᱮ ᱱᱤᱛᱚᱜ ᱞᱮ ᱯᱷᱮᱰ ᱮᱱᱟ ᱛᱚ ᱜᱟᱛᱮ ᱠᱚ ᱱᱤᱛᱚᱜ ᱟᱯᱮ ᱧᱮᱞ ᱛᱟᱵᱚᱱ ᱯᱮ ᱱᱚᱣᱟ ᱢᱮᱴᱨᱳ ᱦᱟᱱᱛᱮ ᱧᱮᱞ ᱛᱟᱵᱚᱱ ᱯᱮ ᱟᱨ ᱱᱚᱛᱮ ᱦᱚᱸ ᱠᱚᱭᱚᱜ ᱛᱟᱵᱚᱱ ᱯᱮ ᱟᱹᱰᱤ ᱢᱚᱡᱽ ᱟᱹᱰᱤ ᱞᱮᱧᱡᱮᱨ ᱧᱮᱞᱚᱜ ᱠᱟᱱᱟ ᱟᱹᱰᱤ ᱱᱟᱯᱟᱭ ᱧᱮᱞᱚᱜ ᱠᱟᱱᱟ ᱛᱚ ᱜᱟᱛᱮ ᱠᱚ ᱵᱟᱝ ᱪᱤᱠᱟᱹᱣ ᱠᱟᱱᱟ ᱱᱤᱛᱚᱜ ᱫᱮᱞᱟ ᱞᱟᱦᱟ ᱥᱮᱫ ᱟᱨᱦᱚᱸ ᱛᱚ ᱜᱟᱛᱮ ᱠᱚ ᱯᱷᱟᱭᱱᱟᱞᱤ ᱟᱞᱮ ᱱᱚᱜᱼᱚᱭ ᱱᱤᱛᱚᱜ ᱫᱚ ᱡᱩᱥ ᱫᱚᱠᱟᱱ ᱨᱮᱞᱮ ᱦᱮᱡ ᱠᱟᱱᱟ ᱡᱩᱥ ᱫᱚᱠᱟᱱ ᱨᱮ ᱡᱩᱥ ᱞᱮ ᱧᱩᱭᱟ ᱠᱨᱚᱥ ᱱᱚᱣᱟ ᱡᱩᱥ ᱧᱩ ᱠᱟᱛᱮ ᱛᱚ ᱜᱟᱛᱮ ᱠᱚ ᱢᱤᱫᱴᱮᱡ ᱠᱟᱛᱷᱟ ᱟᱨᱦᱚᱸᱧ ᱢᱮᱱᱟ ᱡᱮ ᱜᱟᱛᱮ ᱠᱚ ᱤᱧ ᱡᱮ ᱱᱚᱜᱼᱚᱭ ᱱᱚᱣᱟ ᱵᱷᱤᱰᱤᱭᱳᱧ ᱵᱮᱱᱟᱣ ᱠᱟᱱ ᱱᱚᱣᱟ ᱵᱷᱤᱰᱤᱭᱳ ᱟᱹᱰᱤ ᱠᱚᱥᱴᱚ ᱛᱮ ᱵᱮᱱᱟᱣ ᱠᱟᱱᱟ ᱟᱹᱰᱤ ᱠᱚᱥᱴᱚ ᱟᱭᱢᱟ ᱥᱚᱢᱚᱭ ᱡᱚᱢ ᱫᱟ ᱱᱚᱣᱟ ᱵᱷᱤᱰᱤᱭᱳ ᱵᱮᱱᱟᱣ ᱞᱟᱹᱜᱤᱫ ᱛᱚ ᱜᱟᱛᱮ ᱠᱚ ᱟᱯᱮ ᱴᱷᱮᱱ ᱱᱚᱣᱟ ᱜᱮ ᱟᱥᱤᱧ ᱫᱚᱦᱚᱭᱮᱫ ᱠᱟᱱᱟ ᱡᱮ ᱟᱯᱮ ᱡᱩᱫᱤ ᱱᱚᱣᱟ ᱵᱷᱤᱰᱤᱭᱳ ᱯᱮ ᱠᱩᱥᱤᱭᱟᱜ ᱠᱟᱱ ᱠᱷᱟᱡ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ

ᱛᱚ ᱜᱟᱛᱮ ᱠᱚ ᱟᱞᱮᱭᱟᱜ ᱡᱩᱥ ᱨᱮᱰᱤ ᱠᱟᱛᱮ ᱦᱚᱸ ᱟᱹᱜᱩ ᱥᱟᱹᱛᱟᱜ ᱞᱮᱭᱟ ᱠᱚ ᱛᱚ ᱜᱟᱛᱮ ᱠᱚ ᱤᱧ ᱜᱮ ᱵᱟᱠᱚ ᱟᱹᱜᱩ ᱠᱟᱣᱫᱤᱧᱟ ᱫᱩᱨᱵᱟ ᱟᱹᱜᱩ ᱠᱟᱛᱷᱟ ᱚᱱᱟ ᱠᱚ ᱢᱮᱱᱟ ᱛᱚ ᱜᱟᱛᱮ ᱠᱚ ᱪᱤᱱᱛᱟᱹ ᱨᱮᱭᱟᱜ ᱵᱤᱥᱚᱭ ᱵᱟᱝ ᱠᱟᱱᱟ ᱦᱟᱱᱮ ᱦᱮᱡ ᱮᱱ ᱛᱤᱧᱟᱹ ᱛᱚ ᱜᱟᱛᱮ ᱠᱚ ᱱᱚᱜᱼᱚᱭ ᱡᱩᱥ ᱧᱮᱞ ᱯᱮ ᱛᱤᱱᱟᱹᱜ ᱵᱚᱢᱯᱟᱨ ᱧᱮᱞᱚᱜ ᱠᱟᱱᱟ ᱟᱹᱰᱤ ᱛᱮ ᱟᱹᱰᱤ ᱵᱚᱢᱯᱟᱨ ᱟᱭ ᱨᱮ ᱟᱹᱰᱤ ᱵᱚᱢᱯᱟᱨ ᱛᱚ ᱜᱟᱛᱮ ᱠᱚ ᱛᱮᱦᱮᱧᱟᱜ ᱵᱷᱤᱰᱤᱭᱳ ᱟᱯᱮ ᱪᱮᱫ ᱞᱮᱠᱟ ᱯᱮ ᱧᱮᱞ ᱠᱮᱫᱟ ᱛᱮᱦᱮᱧᱟᱜ ᱵᱞᱚᱜ ᱵᱷᱤᱰᱤᱭᱳ ᱪᱮᱫ ᱞᱮᱠᱟ ᱯᱮ ᱧᱮᱞ ᱠᱮᱫᱟ ᱟᱨ ᱛᱮᱦᱮᱧ ᱫᱚ ᱜᱟᱛᱮ ᱠᱚ ᱱᱚᱛᱮ ᱛᱷᱚᱲᱟ ᱜᱟᱱᱮ ᱫᱟᱜ ᱧᱚᱜ ᱠᱟᱫᱟ ᱛᱚ ᱜᱟᱛᱮ ᱠᱚ ᱛᱮᱦᱮᱧ ᱫᱚ ᱟᱹᱰᱤ ᱡᱟᱹᱥᱛᱤ ᱵᱟᱹᱧ ᱞᱟᱹᱭ ᱵᱚᱱᱟ ᱛᱚ ᱜᱟᱛᱮ ᱠᱚ ᱢᱟ ᱛᱮᱦᱮᱧ ᱫᱚ ᱱᱤᱝᱠᱟ ᱜᱮ ᱱᱮᱠᱥᱴ ᱵᱷᱤᱰᱤᱭᱳ ᱨᱮᱵᱚᱱ ᱧᱟᱯᱟᱢᱟ ᱟᱨᱦᱚᱸ ᱢᱟ ᱛᱚᱵᱮ ᱡᱚᱦᱟᱨ